ᱡᱚᱦᱟᱨ ᱜᱮ ᱡᱚᱦᱟᱨ ᱜᱮ ᱥᱟᱱᱟᱢ ᱠᱚ ᱛᱮᱦᱮᱧᱟᱜ ᱱᱟᱣᱟ ᱵᱷᱤᱰᱤᱭᱳ ᱨᱮ ᱡᱚᱛᱚ ᱠᱚᱜᱮ ᱛᱟᱵᱚᱱ ᱥᱟᱹᱜᱩᱱ ᱫᱟᱨᱟᱢ ᱟᱨ ᱱᱟᱦᱟᱜ ᱛᱟᱵᱚ ᱮᱱᱮ ᱛᱤᱱᱟᱹᱜ ᱫᱤᱱ ᱢᱟ ᱵᱟᱹᱫᱽ ᱠᱟᱹᱢᱤ ᱨᱮ ᱟᱹᱰᱤ ᱡᱳᱨᱥᱳᱨ ᱪᱷᱩᱴᱟᱹᱣ ᱦᱩᱭ ᱞᱮᱱ ᱛᱟᱦᱮᱱᱚᱜ ᱟᱨ ᱥᱤᱞᱟᱹᱭ ᱵᱷᱤᱰᱤᱭᱳ ᱠᱚᱦᱚᱸ ᱵᱟᱹᱞᱤᱧ ᱟᱹᱜᱩ ᱫᱟᱲᱮᱭᱟᱜ ᱛᱟᱦᱮᱱᱚᱜ ᱟᱨ ᱥᱤᱞᱟᱹᱭ ᱦᱚᱸ ᱵᱟᱹᱞᱤᱧ ᱫᱟᱲᱮᱭᱟᱜ ᱠᱟᱱ ᱛᱟᱦᱮᱱᱚᱜ ᱛᱟᱵᱚᱱ ᱟᱫᱚ ᱱᱚᱣᱟ ᱯᱮ ᱧᱮᱞ ᱫᱟᱲᱮᱭᱟᱜ ᱠᱟᱱᱟ ᱱᱚᱣᱟ ᱫᱚ ᱱᱟᱦᱟᱜ ᱞᱤᱧ ᱥᱤᱞᱟᱹᱭ ᱠᱮᱫ ᱛᱟᱵᱚᱣᱟ ᱱᱚᱣᱟ ᱫᱚ ᱱᱟᱦᱟᱜ ᱥᱤᱞᱟᱹᱭ ᱟᱠᱟᱫᱟᱞᱤᱧ ᱟᱨ ᱱᱚᱣᱟ ᱱᱟᱦᱟᱜ ᱱᱚᱣᱟ ᱠᱚᱫᱚ ᱞᱟᱹᱴᱩᱢ ᱟᱠᱟᱫ ᱛᱟᱦᱮᱱᱚᱜ ᱞᱤᱧ ᱱᱚᱣᱟ ᱫᱚ ᱞᱟᱹᱴᱩᱢ ᱱᱟᱦᱟᱜ ᱵᱟᱹᱞᱤᱧ ᱫᱮᱠᱷᱟᱣ ᱫᱟᱲᱮᱭᱟᱜ ᱯᱮ ᱛᱟᱵᱚᱣᱟ ᱱᱚᱣᱟ ᱫᱚ ᱟᱹᱭᱩᱵ ᱵᱮᱲᱟ ᱞᱤᱧ ᱞᱟᱹᱴᱩᱢ ᱞᱮᱫᱼᱟ ᱥᱮ ᱟᱹᱭᱩᱵ ᱵᱮᱲᱟ ᱢᱟ ᱟᱨ ᱵᱟᱭ ᱧᱮᱞ ᱴᱷᱤᱠᱚᱜᱼᱟ ᱞᱟᱭᱤᱴ ᱨᱮᱱᱟᱜ ᱚᱸᱰᱮ ᱩᱱᱟᱹᱝ ᱵᱮᱵᱚᱥᱛᱷᱟ ᱵᱟᱹᱱᱩᱜ ᱟᱱ ᱛᱟᱹᱞᱤᱧᱟ ᱚᱱᱟᱛᱮ ᱵᱟᱹᱞᱤᱧ ᱫᱮᱠᱷᱟᱣ ᱞᱮᱫᱼᱟ

ᱛᱮᱦᱮᱧ ᱮᱱᱟᱝ ᱥᱮᱛᱟᱜ ᱢᱟ ᱯᱩᱨᱟᱹ ᱫᱟᱜ ᱨᱤᱢᱤᱞᱮ ᱨᱟᱠᱟᱵ ᱠᱮᱫ ᱛᱟᱵᱚᱣᱟ ᱟᱫᱚ ᱚᱱᱟᱛᱮ ᱱᱟᱦᱟᱜ ᱵᱟᱝ ᱥᱮᱱ ᱦᱩᱭ ᱞᱮᱱᱟ ᱟᱫᱚ ᱧᱮᱞ ᱦᱩᱭᱩᱜ ᱠᱟᱱᱟ ᱜᱟᱯᱟ ᱠᱚᱥᱮᱫ ᱱᱟᱦᱟᱜ ᱡᱩᱫᱤ ᱯᱟᱜᱚ ᱠᱚᱭ ᱴᱷᱤᱠᱟ ᱛᱟᱦᱚᱞᱮ ᱫᱚ ᱱᱟᱦᱟᱜ ᱜᱟᱯᱟ ᱜᱮ ᱱᱟᱦᱟᱜ ᱤᱧ ᱠᱤᱨᱤᱧ ᱟᱹᱜᱩᱣᱟᱜ ᱛᱟᱵᱚᱣᱟ ᱟᱨ ᱵᱟᱠᱷᱟᱱ ᱱᱟᱦᱟᱜ ᱱᱚᱣᱟ ᱠᱚ ᱥᱤᱞᱟᱹᱭ ᱠᱟᱛᱮ ᱱᱟᱦᱟᱜ ᱤᱫᱤ ᱦᱩᱭᱩᱜᱼᱟ ᱥᱮ ᱛᱟᱺᱜᱤ ᱨᱮ ᱦᱟᱸᱜ ᱯᱮ ᱛᱟᱦᱮᱸ ᱠᱚᱜᱼᱟ ᱵᱟᱠᱷᱟᱱ ᱱᱟᱦᱟᱜ ᱢᱮᱱᱟᱯᱮ

ᱱᱚᱜᱼᱚᱭ ᱱᱟᱦᱟᱜ ᱮ ᱥᱤᱞᱟᱹᱭᱮᱫ ᱛᱟᱵᱚᱣᱟ ᱧᱮᱞ ᱫᱟᱲᱮᱭᱟᱜ ᱠᱟᱱᱟ ᱯᱮ ᱱᱚᱜᱼᱚᱭ ᱱᱟᱦᱟᱜ ᱥᱩᱨ ᱠᱟᱛᱮᱫ ᱤᱧ ᱫᱮᱠᱷᱟᱣ ᱟᱯᱮ ᱠᱟᱱ ᱛᱟᱵᱚᱣᱟ ᱠᱮᱢᱮᱨᱟ ᱥᱩᱨ ᱠᱟᱛᱮᱫ ᱱᱟᱦᱟᱜ ᱵᱚᱱ ᱧᱮᱞᱟ ᱱᱚᱜᱼᱚᱭ ᱤᱱᱟᱹ ᱤᱱᱟᱹᱜ ᱪᱷᱟᱲᱟ ᱪᱷᱟᱲᱟ ᱠᱟᱛᱮᱫ ᱱᱟᱦᱟᱜ ᱯᱨᱚᱛᱷᱚᱢ ᱫᱚ ᱥᱤᱞᱟᱹᱭ ᱦᱩᱭᱩᱜᱼᱟ

ᱟᱹᱰᱤ ᱫᱤᱱ ᱯᱚᱨᱮᱧ ᱥᱤᱞᱟᱹᱭᱮᱫ ᱛᱟᱵᱚᱱᱟ ᱥᱮ ᱚᱱᱟ ᱥᱯᱤᱰ ᱵᱟᱹᱧ ᱥᱤᱞᱟᱹᱭ ᱫᱟᱲᱮᱭᱟᱜ ᱠᱟᱱᱟ

ᱱᱚᱜᱼᱚᱭ ᱱᱟ ᱱᱤᱛᱚᱜ ᱫᱚᱧ ᱥᱤᱞᱟᱹᱭ ᱯᱩᱨᱟᱹ ᱠᱮᱫ ᱛᱟᱵᱚᱱᱟ ᱱᱤᱛᱚᱜ ᱫᱚ ᱱᱚᱣᱟ ᱫᱷᱟᱨᱮ ᱛᱤᱧ ᱡᱩᱞᱩᱯ ᱥᱟᱹᱦᱤᱡᱟ

ᱟᱨ ᱪᱮᱱᱮᱞ ᱨᱮ ᱡᱟᱦᱟᱸᱭ ᱯᱮ ᱱᱟᱣᱟ ᱜᱮᱭᱟ ᱪᱮᱱᱮᱞ ᱛᱟᱵᱚᱱ ᱥᱟᱵᱥᱠᱨᱟᱭᱤᱵᱽ ᱠᱟᱜ ᱯᱮ ᱦᱟᱸᱜ ᱟᱨ ᱵᱷᱤᱰᱤᱭᱳ ᱧᱮᱞ ᱠᱟᱛᱮ ᱪᱮᱫ ᱞᱮᱠᱟ ᱯᱮ ᱵᱩᱡᱷᱟᱹᱣ ᱠᱮᱜᱼᱟ ᱠᱚᱢᱮᱱᱴ ᱠᱟᱛᱮ ᱞᱟᱹᱭ ᱛᱟᱵᱚᱱ ᱯᱮ ᱦᱟᱸᱜ ᱢᱟ ᱛᱚᱵᱮ ᱛᱮᱦᱮᱧᱟᱜ ᱵᱷᱤᱰᱤᱭᱳ ᱫᱚ ᱱᱚᱰᱮ ᱜᱤᱧ ᱢᱩᱪᱟᱹᱫᱮᱜᱼᱟ ᱢᱩᱪᱟᱹᱫ ᱨᱮ ᱥᱟᱱᱟᱢ ᱠᱚᱜᱮ ᱡᱚᱦᱟᱨ ᱜᱮ